ᱥᱟᱱᱟᱢ ᱠᱚ ᱡᱚᱦᱟᱨ ᱜᱮ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱟᱪᱪᱷᱟ ᱟᱵᱚ ᱦᱚᱲ ᱦᱚᱯᱚᱱ ᱠᱟᱱᱟ ᱵᱚ ᱥᱚᱢᱟᱡᱽ ᱛᱟᱞᱟᱨᱮ ᱢᱮᱱᱟᱜ ᱵᱚᱣᱟ ᱯᱚᱨᱤᱵᱟᱨ ᱛᱟᱞᱟᱨᱮ ᱢᱮᱱᱟᱜ ᱵᱚᱣᱟ ᱛᱚᱵᱮ ᱟᱵᱚᱣᱟᱜ ᱡᱤᱵᱚᱱ ᱨᱮ ᱠᱟᱹᱢᱤ ᱠᱟᱹᱢᱤ ᱛᱩᱞᱩᱡ ᱥᱮᱱᱚᱜ ᱥᱮᱱᱚᱜ ᱛᱩᱞᱩᱡ ᱟᱹᱰᱤᱜᱟᱱ ᱜᱷᱚᱴᱚᱱᱟ ᱫᱩᱨᱜᱷᱚᱴᱚᱱᱟ ᱥᱩᱵᱤᱫᱷᱟ ᱚᱥᱩᱵᱤᱫᱷᱟ ᱡᱚᱛᱚᱣᱟᱜ ᱜᱷᱚᱴᱟᱜ ᱠᱟᱱᱟ᱾ ᱛᱚᱵᱮ ᱱᱚᱣᱟ ᱠᱚ ᱤᱫᱤ ᱠᱟᱛᱮ ᱟᱵᱚᱣᱟᱜ ᱡᱤᱵᱚᱱ ᱨᱮ ᱜᱷᱚᱴᱚᱱᱟ ᱠᱚ ᱜᱷᱚᱴᱟᱜ ᱠᱟᱱ ᱫᱚ ᱚᱱᱟ ᱠᱚ ᱤᱫᱤ ᱠᱟᱛᱮ ᱟᱵᱚ ᱛᱤᱱᱟᱹᱜ ᱥᱚᱪᱮᱛᱚᱱ ᱢᱮᱱᱟᱜ ᱵᱚᱱᱟ, ᱛᱤᱱᱟᱹᱜ ᱥᱚᱪᱮᱛᱚᱱ ᱵᱟᱹᱱᱩᱜ ᱵᱚᱱᱟ, ᱛᱤᱱᱟᱹᱜ ᱱᱚᱣᱟ ᱠᱷᱮᱛᱨᱮ ᱨᱮ ᱫᱟᱭᱤᱛᱛᱚ ᱤᱫᱤ ᱠᱟᱛᱮ ᱵᱚ ᱠᱟᱹᱢᱤᱭᱮᱫᱼᱟ, ᱛᱤᱱᱟᱹᱜ ᱵᱟᱵᱚ ᱠᱟᱹᱢᱤᱭᱮᱫᱼᱟ, ᱱᱚᱜᱼᱚ ᱱᱚᱣᱟ ᱜᱮ ᱟᱵᱚᱣᱟᱜ ᱡᱤᱵᱚᱱ ᱨᱮᱱᱟᱜ ᱡᱤᱵᱚᱱ ᱪᱚᱨᱪᱟ ᱨᱮᱱᱟᱜ ᱢᱤᱫᱴᱤᱡ ᱠᱟᱛᱷᱟ ᱫᱚ᱾ ᱛᱚᱵᱮ ᱡᱚᱛᱚ ᱦᱚᱲ ᱢᱟ ᱵᱟᱵᱚ ᱥᱚᱢᱟᱱᱟ᱾ ᱢᱚᱱ ᱦᱚᱸ ᱵᱟᱭ ᱥᱚᱢᱟᱱᱟ, ᱦᱚᱲᱢᱚ ᱦᱚᱸ ᱵᱟᱭ ᱥᱚᱢᱟᱱᱟ, ᱯᱟᱨᱤᱵᱟᱨᱤᱠᱚ ᱥᱛᱷᱤᱛᱤ ᱦᱚᱸ ᱵᱟᱭ ᱥᱚᱢᱟᱱᱟ, ᱡᱚᱛᱚᱣᱟᱜ ᱜᱮ ᱵᱟᱭ ᱥᱚᱢᱟᱱᱟ᱾ ᱢᱤᱫᱴᱤᱡ ᱯᱚᱨᱤᱵᱟᱨ ᱥᱟᱞᱟᱜ ᱟᱨ ᱢᱤᱫᱴᱤᱡ ᱯᱚᱨᱤᱵᱟᱨ ᱨᱮᱭᱟᱜ ᱥᱛᱷᱤᱛᱤ ᱵᱟᱭ ᱥᱚᱢᱟᱱᱟ᱾ ᱠᱮ ᱵᱚᱭᱦᱟ ᱵᱷᱤᱛᱟᱹᱨ ᱨᱮ ᱥᱟᱹᱜᱟᱹᱭ ᱥᱚᱢᱯᱚᱨᱠᱚ ᱦᱚᱸ ᱵᱟᱭ ᱥᱚᱢᱟᱱᱟ᱾ ᱟᱭᱚ ᱵᱟᱵᱟ ᱵᱷᱤᱛᱟᱹᱨ ᱨᱮ ᱯᱚᱴᱟᱜ ᱵᱟᱝ ᱯᱚᱴᱟᱜ ᱚᱱᱟ ᱦᱚᱸ ᱵᱟᱭ ᱥᱚᱢᱟᱱᱟ᱾ ᱛᱚᱵᱮ ᱱᱚᱣᱟ ᱠᱚ ᱤᱫᱤ ᱠᱟᱛᱮ ᱛᱚᱛᱷᱟᱵᱤ ᱛᱚ ᱟᱵᱚ ᱥᱚᱝᱥᱟᱨ ᱨᱮᱵᱚ ᱛᱟᱦᱮᱱᱟ᱾ ᱥᱚᱝᱥᱟᱨ ᱨᱮ ᱛᱟᱦᱮᱱ ᱛᱩᱞᱩᱡ ᱟᱵᱚᱣᱟᱜ ᱡᱟᱦᱟᱸ ᱛᱤᱱᱟᱹᱜ ᱜᱷᱚᱴᱚᱱᱟ ᱫᱩᱨᱜᱷᱚᱴᱚᱱᱟ, ᱥᱩᱠᱷᱚ ᱥᱩᱵᱤᱫᱷᱟ, ᱚᱥᱩᱵᱤᱫᱷᱟ ᱥᱩᱵᱤᱫᱷᱟ ᱦᱤᱡᱩᱜ ᱨᱮᱦᱚᱸ ᱟᱵᱚ ᱫᱚ ᱯᱷᱩᱬᱤ ᱥᱚᱝᱥᱟᱨ ᱵᱟᱧᱪᱟᱣ ᱠᱟᱛᱮ ᱦᱩᱭ ᱟᱵᱚᱱᱟ᱾ ᱛᱚᱵᱮ ᱵᱟᱧᱪᱟᱣ ᱛᱟᱦᱮᱱ ᱞᱟᱹᱜᱤᱫ ᱠᱷᱟᱱ ᱟᱵᱚᱣᱟᱜ ᱦᱚᱲᱢᱚ ᱨᱮ ᱪᱮᱫ ᱛᱟᱦᱮᱱ ᱫᱚᱨᱠᱟᱨ? ᱱᱚᱜᱼᱚ ᱱᱚᱣᱟ ᱡᱤᱱᱤᱥ ᱜᱮ ᱟᱵᱚ ᱟᱵᱚ ᱵᱷᱤᱛᱟᱹᱨ ᱨᱮ ᱵᱟᱵᱚ ᱜᱟᱯᱟᱞᱢᱟᱨᱟᱣ ᱞᱮᱱᱠᱷᱟᱱ ᱟᱵᱚ ᱦᱚᱸ ᱵᱟᱝ ᱵᱟᱲᱟᱭ ᱞᱮᱠᱷᱟᱱ ᱚᱱᱟ ᱫᱚ ᱵᱟᱭ ᱜᱟᱱᱚᱜᱼᱟ᱾ ᱛᱚᱵᱮ ᱱᱚᱣᱟ ᱠᱚ ᱠᱟᱛᱷᱟ ᱤᱫᱤ ᱠᱟᱛᱮ ᱜᱮ ᱛᱮᱦᱮᱧ ᱟᱵᱚ ᱣᱟᱜ ᱡᱤᱵᱚᱱ ᱨᱮ ᱡᱟᱦᱟᱸ ᱛᱤᱱᱟᱹᱜ ᱜᱮ ᱜᱷᱚᱴᱟᱬᱟ ᱫᱩᱨᱜᱷᱚᱴᱟᱬᱟ ᱦᱤᱡᱩᱜ, ᱡᱟᱦᱟᱸ ᱛᱤᱱᱟᱹᱜ ᱜᱮ ᱥᱩᱠᱷᱚ ᱥᱩᱵᱤᱫᱷᱟᱹ ᱦᱤᱡᱩᱜ, ᱡᱟᱦᱟᱸ ᱛᱤᱱᱟᱹᱜ ᱜᱮ ᱵᱷᱚᱞᱚ ᱢᱚᱱᱫᱚ ᱦᱤᱡᱩᱜ ᱛᱚᱛᱷᱟᱵᱤ ᱟᱵᱚ ᱱᱚᱣᱟ ᱥᱚᱝᱥᱟᱨ ᱨᱮ ᱛᱟᱦᱮᱸ ᱛᱮ ᱦᱩᱭ ᱟᱵᱚᱱᱟ, ᱵᱟᱧᱪᱟᱣ ᱛᱮ ᱦᱩᱭ ᱟᱵᱚᱱᱟ᱾ ᱛᱚᱵᱮ ᱪᱮᱫ ᱞᱮᱠᱟ ᱨᱮ ᱟᱵᱚ ᱵᱟᱧᱪᱟᱜᱼᱟ ᱪᱮᱫ ᱞᱮᱠᱟ ᱨᱮ ᱟᱵᱚ ᱟᱨ ᱦᱚᱸ ᱢᱟᱲᱟᱝ ᱥᱮᱫ ᱵᱚ ᱥᱮᱱᱚᱜᱼᱟ ᱚᱱᱟ ᱞᱟᱹᱜᱤᱫ ᱪᱮᱫ ᱫᱚᱨᱠᱟᱨ ᱟᱵᱚᱣᱟᱜ ᱡᱤᱵᱚᱱ ᱨᱮ ᱦᱚᱲ ᱢᱮᱱᱟᱜ ᱵᱚᱱᱟ ᱢᱟᱱᱮ ᱡᱚᱛᱚᱣᱟᱜ ᱢᱮᱱᱟᱜᱼᱟ ᱵᱮᱢᱟᱨ ᱟᱡᱟᱨ ᱠᱷᱚᱱ ᱮᱦᱚᱵ ᱠᱟᱛᱮ ᱟᱵᱚᱣᱟᱜ ᱦᱚᱲᱢᱚ ᱨᱮ ᱡᱚᱛᱚᱣᱟᱜ ᱢᱮᱱᱟᱜᱼᱟ ᱛᱚᱵᱮ ᱡᱚᱛᱚ ᱦᱚᱲ ᱵᱚ ᱵᱟᱰᱟᱭ ᱜᱮᱭᱟ ᱥᱚᱛᱚ ᱠᱤᱱᱛᱩ ᱵᱟᱰᱟᱭ ᱛᱩᱞᱩᱡ ᱜᱮ ᱟᱵᱚ ᱟᱵᱚ ᱛᱮ ᱨᱮᱦᱚᱸ ᱦᱳᱠ ᱮᱴᱟᱜ ᱦᱚᱲ ᱛᱮ ᱨᱮᱦᱚᱸ ᱦᱳᱠ ᱡᱟᱦᱟᱱᱟᱜ ᱵᱤᱵᱷᱤᱱᱱᱚ ᱯᱨᱚᱠᱟᱨ ᱚᱥᱩᱵᱤᱫᱷᱟ ᱨᱮᱵᱚ ᱯᱟᱲᱟᱜ ᱠᱟᱱᱟ ᱛᱚᱵᱮ ᱱᱚᱣᱟ ᱠᱚ ᱤᱫᱤ ᱠᱟᱛᱮ ᱟᱵᱚ ᱡᱚᱛᱚ ᱠᱷᱚᱱᱟᱜ ᱢᱟᱨᱟᱝ ᱡᱤᱱᱤᱥ ᱦᱩᱭᱩᱜ ᱠᱟᱱᱟ ᱟᱵᱚ ᱪᱮᱫ ᱵᱚ ᱫᱟᱲᱮᱭᱟᱜᱼᱟ ᱪᱮᱫ ᱵᱟᱵᱚ ᱫᱟᱲᱮᱭᱟᱜᱼᱟ ᱚᱱᱟ ᱠᱚᱫᱚ ᱟᱵᱚ ᱦᱚᱸ ᱵᱟᱲᱟᱭ ᱜᱮᱭᱟ ᱟᱵᱚᱣᱟᱜ ᱥᱚᱠᱛᱤ ᱥᱟᱢᱚᱨᱛᱷᱚ ᱛᱤᱱᱟᱹᱜ ᱚᱱᱟ ᱟᱵᱚ ᱦᱚᱸ ᱵᱟᱲᱟᱭ ᱜᱮᱭᱟ ᱱᱚᱣᱟ ᱠᱚ ᱞᱟᱹᱜᱤᱫ ᱠᱮᱵᱚᱞ ᱟᱵᱚᱣᱟᱜ ᱥᱟᱦᱟᱥ ᱫᱷᱚᱨᱡᱚ ᱵᱩᱫᱷᱤ ᱜᱮᱭᱟᱱ ᱱᱚᱜᱼᱚ ᱱᱚᱣᱟ ᱢᱮᱥᱟ ᱠᱟᱛᱮ ᱜᱮ ᱡᱩᱫᱤ ᱟᱵᱚ ᱥᱚᱝᱥᱟᱨ ᱵᱚ ᱪᱟᱞᱟᱣᱟ ᱥᱚᱝᱥᱟᱨ ᱨᱮᱵᱚ ᱵᱷᱚᱞᱚ ᱢᱚᱱᱫᱚ ᱵᱚ ᱵᱩᱡᱷᱟᱹᱣᱟ ᱮᱱᱠᱷᱟᱱ ᱱᱤᱦᱟᱹᱛᱤ ᱢᱟᱲᱟᱝ ᱥᱮᱫ ᱥᱮᱱᱚᱜ ᱨᱮᱭᱟᱜ ᱦᱚᱨ ᱛᱟᱵᱚ ᱯᱷᱤᱴᱟᱹᱜᱼᱟ ᱢᱮᱱ ᱞᱮᱠᱷᱟ ᱦᱤᱥᱟᱹᱵ ᱨᱮ ᱡᱟᱦᱟᱱᱟᱜ ᱠᱟᱹᱢᱤ ᱡᱚᱦᱚᱜ ᱜᱮ ᱟᱵᱚ ᱟᱹᱰᱤ ᱜᱟᱱ ᱚᱥᱩᱵᱤᱫᱷᱟ ᱨᱮᱵᱚ ᱧᱩᱨᱩᱜᱼᱟ ᱩᱱ ᱡᱚᱦᱚᱜ ᱟᱵᱚᱣᱟᱜ ᱢᱚᱱ ᱵᱷᱤᱛᱤᱨ ᱨᱮ ᱫᱷᱚᱨᱡᱚ ᱛᱟᱦᱮᱱ ᱫᱚᱨᱠᱟᱨ ᱥᱟᱦᱟᱥ ᱛᱟᱦᱮᱱ ᱫᱚᱨᱠᱟᱨ ᱚᱱᱟ ᱠᱟᱹᱢᱤ ᱪᱮᱫ ᱞᱮᱠᱟ ᱨᱤᱧ ᱠᱟᱹᱢᱤᱭᱟ ᱚᱱᱟ ᱨᱮ ᱩᱯᱟᱭ ᱟᱵᱚ ᱧᱟᱢ ᱫᱚᱨᱠᱟᱨ ᱚᱱᱟ ᱵᱤᱥᱚᱭ ᱟᱵᱚ ᱵᱮᱥ ᱞᱮᱠᱟ ᱵᱚ ᱪᱤᱱᱛᱟᱹ ᱞᱮᱠᱷᱟᱱ ᱱᱤᱦᱟᱹᱛᱤ ᱟᱵᱚ ᱛᱮᱦᱮᱧᱟᱜ ᱫᱤᱱ ᱚᱥᱩᱵᱤᱫᱷᱟᱹ ᱟᱠᱟᱱᱟ ᱵᱚ ᱜᱟᱯᱟᱜ ᱫᱤᱱ ᱱᱤᱦᱟᱹᱛᱤ ᱵᱮᱥ ᱨᱮᱵᱚ ᱛᱟᱦᱮᱱᱟ ᱡᱩᱫᱤ ᱟᱵᱚ ᱚᱱ ᱚᱱᱟ ᱡᱤᱱᱤᱥ ᱠᱚᱜᱮ ᱱᱤᱡᱮ ᱱᱤᱡᱮ ᱵᱷᱤᱛᱟᱹᱨ ᱨᱮ ᱱᱤᱡᱮ ᱜᱮ ᱡᱩᱫᱤ ᱥᱟᱦᱚᱥ ᱫᱷᱚᱨᱡᱚ ᱵᱟᱵᱚ ᱫᱚᱦᱚᱭᱟ ᱮᱱᱠᱷᱟᱱ ᱫᱚ ᱟᱵᱚ ᱱᱤᱡᱮ ᱜᱮ ᱚᱥᱩᱵᱤᱫᱷᱟ ᱨᱮᱵᱚᱱ ᱧᱩᱨᱩᱜᱼᱟ ᱠᱟᱹᱢᱤ ᱡᱤᱱᱤᱥ ᱦᱚᱸ ᱵᱟᱝ ᱵᱚ ᱫᱟᱲᱮᱭᱟᱜᱼᱟ ᱟᱵᱚᱣᱟᱜ ᱢᱚᱱ ᱵᱷᱤᱛᱤᱨ ᱨᱮ ᱥᱟᱦᱚᱥ ᱟᱹᱜᱩᱭ ᱫᱚᱨᱠᱟᱨ ᱟᱵᱚᱣᱟᱜ ᱢᱚᱱᱮ ᱢᱮᱱ ᱫᱚᱨᱠᱟᱨ ᱤᱧ ᱱᱚᱣᱟ ᱠᱟᱹᱢᱤᱧ ᱫᱟᱲᱮᱭᱟᱜᱼᱟ ᱤᱧ ᱱᱚᱣᱟ ᱠᱟᱹᱢᱤᱧ ᱫᱟᱲᱮᱭᱟᱜᱼᱟ ᱟᱨ ᱪᱮᱫ ᱞᱮᱠᱟ ᱨᱤᱧ ᱫᱟᱲᱮᱭᱟᱜᱼᱟ ᱚᱱᱟ ᱫᱚ ᱱᱤᱡᱮ ᱜᱮ ᱵᱩᱫᱷᱤ ᱩᱯᱟᱭ ᱧᱟᱢ ᱫᱚ ᱦᱩᱭᱩᱜᱼᱟ ᱚᱠᱚᱭ ᱦᱚᱸ ᱵᱟᱠᱚ ᱧᱟᱢ ᱟᱵᱚᱱᱟ ᱚᱱᱮ ᱚᱱᱠᱟ ᱞᱮᱠᱟ ᱜᱮ ᱟᱵᱚᱣᱟᱜ ᱦᱚᱲᱢᱚ ᱨᱮ ᱪᱮᱫ ᱵᱮᱢᱟᱨ ᱦᱤᱡᱩᱜ ᱠᱟᱱᱟ ᱪᱮᱫ ᱤᱧ ᱪᱤᱠᱟᱹᱜ ᱠᱟᱱᱟ ᱪᱮᱫ ᱫᱚ ᱵᱟᱹᱧ ᱪᱤᱠᱟᱹᱜ ᱠᱟᱱᱟ ᱚᱱᱟ ᱡᱚᱛᱚ ᱵᱩᱡᱷᱟᱹᱣ ᱫᱟᱲᱮᱭᱟᱜ ᱠᱟᱱᱟ ᱛᱚᱵᱮ ᱚᱱᱟ ᱠᱚ ᱤᱫᱤ ᱠᱟᱛᱮ ᱢᱟᱲᱟᱝ ᱱᱤᱛᱚᱝ ᱠᱷᱚᱱ ᱜᱮ ᱥᱚᱪᱮᱛᱚᱱ ᱞᱮᱱᱠᱷᱟᱱ ᱢᱟᱲᱟᱝ ᱥᱮᱫ ᱚᱥᱩᱵᱤᱫᱷᱟ ᱦᱩᱭᱩᱜ ᱨᱮᱦᱚᱸ ᱩᱱᱟᱹᱜ ᱫᱚ ᱚᱱᱠᱟ ᱚᱥᱩᱵᱤᱫᱷᱟ ᱵᱟᱭ ᱦᱩᱭ ᱜᱚᱫᱚᱜᱼᱟ ᱛᱚᱵᱮ ᱟᱵᱚᱣᱟᱜ ᱱᱚᱜᱼᱚ ᱱᱚᱣᱟ ᱵᱟᱝ ᱚᱥᱩᱵᱤᱫᱷᱟᱜ ᱞᱟᱹᱜᱤᱫ ᱠᱷᱟᱱ ᱥᱟᱦᱟᱥ ᱫᱷᱚᱨᱡᱚ ᱥᱚᱠᱛᱤ ᱫᱚ ᱱᱤᱦᱟᱹᱛᱤ ᱫᱚᱨᱠᱟᱨ ᱠᱟᱱᱟ ᱚᱱᱟ ᱤᱫᱤ ᱠᱟᱛᱮ ᱡᱚᱛᱚ ᱦᱚᱲ ᱜᱮ ᱥᱟᱦᱟᱥ ᱟᱨ ᱫᱷᱚᱨᱡᱚ ᱵᱚ ᱫᱚᱦᱚ ᱞᱮᱠᱷᱟᱱ ᱢᱟᱲᱟᱝ ᱥᱮᱫ ᱥᱮᱱᱚᱜ ᱨᱮᱭᱟᱜ ᱟᱹᱰᱤ ᱵᱚ ᱥᱩᱵᱤᱫᱷᱟᱜᱼᱟ ᱪᱮᱫ ᱞᱮᱠᱟᱛᱮ ᱚᱱᱟ ᱠᱟᱹᱢᱤᱧ ᱫᱟᱲᱮᱭᱟᱜᱼᱟ ᱚᱱᱟ ᱨᱮᱭᱟᱜ ᱩᱯᱟᱭ ᱦᱚᱸ ᱵᱚ ᱧᱟᱢ ᱫᱚᱨᱠᱟᱨ ᱛᱮᱦᱮᱧᱟᱜ ᱫᱤᱱ ᱡᱟᱦᱟᱸ ᱞᱮᱠᱟ ᱢᱮᱱᱟᱜᱼᱟ ᱜᱟᱯᱟᱦᱟᱜ ᱫᱤᱱ ᱚᱱᱠᱟ ᱫᱚ ᱵᱟᱭ ᱛᱟᱦᱮᱱᱟ ᱛᱮᱦᱮᱧᱟᱜ ᱚᱥᱩᱵᱤᱫᱷᱟ ᱡᱟᱦᱟᱸ ᱞᱮᱠᱟ ᱢᱮᱱᱟᱜᱼᱟ ᱜᱟᱯᱟ ᱦᱟᱸᱜ ᱞᱟᱹᱜᱤᱫ ᱫᱚ ᱥᱩᱵᱤᱫᱷᱟ ᱦᱩᱭ ᱫᱟᱲᱮᱭᱟᱜᱼᱟ ᱛᱚᱵᱮ ᱟᱵᱚᱣᱟᱜ ᱪᱮᱛᱟᱱ ᱨᱮ ᱠᱟᱛᱷᱟ ᱟᱵᱚᱣᱟᱜ ᱥᱚᱠᱛᱤ ᱥᱟᱢᱚᱨᱛᱷᱚ ᱫᱷᱳᱨᱡᱚ ᱥᱟᱦᱟᱥ ᱱᱤᱦᱟᱹᱛ ᱫᱚᱨᱠᱟᱨ ᱚᱱᱟᱛᱮ ᱡᱚᱛᱚ ᱦᱚᱲ ᱠᱚᱜᱮ ᱡᱟᱦᱟᱱᱟᱜ ᱵᱚ ᱠᱟᱹᱢᱤᱭᱟ ᱥᱟᱦᱟᱥ ᱫᱷᱳᱨᱡᱚ ᱱᱤᱦᱟᱹᱛ ᱵᱚ ᱫᱚᱦᱚᱭ ᱢᱟ ᱱᱤᱦᱟᱹᱛ ᱢᱤᱫ ᱫᱤᱱ ᱵᱟᱝ ᱢᱤᱫ ᱫᱤᱱ ᱚᱱᱟ ᱠᱟᱹᱢᱤ ᱨᱮᱵᱚ ᱥᱮᱴᱮᱨᱚᱜᱼᱟ ᱟᱨ ᱠᱟᱹᱢᱤ ᱠᱟᱛᱮ ᱵᱚ ᱫᱮᱠᱷᱟᱣ ᱫᱟᱲᱮᱭᱟᱜᱼᱟ ᱢᱟ ᱛᱚᱵᱮ ᱛᱮᱦᱮᱧ ᱫᱚ ᱤᱱᱟᱹᱜ ᱜᱮ ᱟᱹᱞᱤᱧᱟᱜ ᱪᱮᱱᱮᱞ ᱥᱟᱵᱥᱠᱨᱟᱭᱤᱵᱽ ᱞᱟᱭᱤᱠ ᱟᱨ ᱠᱚᱢᱮᱱᱴ ᱞᱟᱹᱭ ᱛᱟᱵᱚᱱ ᱯᱮ ᱢᱟ ᱛᱚᱵᱮ ᱤᱱᱟᱹᱜ ᱜᱮ ᱡᱚᱦᱟᱨ